ᱵᱟᱦᱟ ᱨᱮᱫᱚ ᱥᱚᱨᱦᱟᱭ ᱨᱮᱫᱚ ᱱᱮᱛᱟᱧ ᱢᱮᱥᱮ ᱢᱟᱨᱟᱝ ᱫᱟᱫᱟ ᱵᱟᱦᱟ ᱨᱮᱫᱚ ᱥᱚᱨᱦᱟᱭ ᱨᱮᱫᱚ ᱱᱮᱛᱟᱧ ᱢᱮᱥᱮ ᱢᱟᱨᱟᱝ ᱫᱟᱫᱟ ᱤᱧ ᱦᱚᱸ ᱫᱟᱫᱟ ᱤᱧ ᱦᱚᱸ ᱫᱟᱫᱟ ᱱᱟᱯᱮ ᱡᱟᱹᱛᱤ ᱜᱮ ᱱᱚᱜᱼᱚᱭ ᱡᱮ ᱥᱟᱱᱛᱟᱲ ᱥᱟᱶᱛᱟ ᱨᱮ ᱦᱟᱹᱛᱤ ᱞᱮᱠᱟᱱ ᱥᱚᱨᱦᱟᱭ ᱟᱵᱚ ᱵᱚᱱ ᱞᱟᱹᱭᱟᱜ ᱠᱟᱱᱟ

ᱡᱟᱦᱟᱸ ᱥᱚᱦᱨᱟᱭ ᱵᱚᱱ ᱢᱟᱱᱟᱣ ᱵᱟᱛᱟᱣ ᱮᱫᱟ ᱥᱮ ᱥᱚᱦᱨᱟᱭ ᱯᱚᱨᱚᱵᱽ ᱞᱮᱠᱟ ᱛᱮᱵᱚᱱ ᱞᱟᱹᱭᱮᱫ ᱫᱚ ᱚᱱᱟ ᱫᱚ ᱢᱚᱬᱮ ᱢᱟᱦᱟ ᱫᱷᱩᱨᱭᱟᱹ ᱦᱩᱭᱩᱜ ᱠᱟᱱᱟ ᱱᱚᱝᱠᱟ ᱫᱚ ᱮᱴᱟᱜ ᱮᱴᱟᱜ ᱟᱵᱚ ᱯᱚᱨᱚᱵᱽ ᱯᱩᱱᱟᱹᱭ ᱠᱚ ᱡᱟᱦᱟᱸ ᱵᱚᱱ ᱞᱟᱹᱭᱮᱫ ᱫᱚ ᱚᱱᱠᱟ ᱫᱚ ᱵᱟᱹᱱᱩᱜ ᱛᱟᱵᱚᱱᱟ ᱢᱟᱱᱮ ᱢᱚᱦᱟ ᱢᱚᱬᱮ ᱢᱟᱦᱟ ᱫᱷᱩᱨᱭᱟᱹ ᱫᱚ ᱵᱟᱝ ᱦᱩᱭᱩᱜ ᱠᱟᱱᱟ ᱱᱟᱜ ᱢᱚᱬᱮ ᱢᱟᱦᱟ ᱫᱷᱩᱨᱭᱟᱹ ᱫᱚ ᱵᱟᱝ ᱦᱩᱭᱩᱜ ᱠᱟᱱᱟ ᱟᱫᱚ ᱱᱚᱜᱼᱚ ᱱᱚᱣᱟ ᱥᱚᱦᱨᱟᱭ ᱨᱮᱜᱮ ᱮᱢᱚᱱ ᱞᱟᱹᱜᱤᱫ ᱫᱚ ᱥᱚᱦᱨᱟᱭ ᱠᱟᱛᱷᱟᱢ ᱞᱟᱹᱭ ᱟᱠᱟᱫ ᱛᱟᱵᱚᱱᱟ ᱡᱮ ᱥᱩᱫ ᱥᱟᱦᱟᱨ ᱠᱷᱚᱱ ᱜᱮ

ᱟᱵᱚ ᱦᱩᱲᱩ ᱠᱚ ᱵᱚᱱ ᱟᱨᱡᱟᱣ ᱠᱮᱫ ᱫᱚ ᱡᱟᱦᱟᱸ ᱫᱚ ᱵᱟᱹᱫᱽ ᱨᱮ ᱦᱩᱲᱩ ᱠᱚᱦᱚᱸ ᱦᱩᱭᱮᱱ ᱛᱟᱵᱚᱱᱟ ᱦᱩᱸ ᱟᱫᱚ ᱩᱱᱠᱩ ᱩᱱᱠᱩ ᱠᱷᱚᱱ ᱜᱮ ᱦᱩᱸ ᱥᱮ ᱩᱱᱠᱩᱣᱟᱜ ᱫᱟᱲᱮ ᱛᱮ ᱦᱩᱸ ᱟᱵᱚ ᱱᱚᱣᱟ ᱪᱟᱥ ᱟᱵᱟᱫ ᱵᱚᱱ ᱠᱚᱨᱟᱣ ᱫᱟᱲᱮᱭᱟᱫᱟ ᱦᱩᱸ ᱡᱮᱱᱚ ᱡᱟᱦᱟᱸ ᱮᱱᱟᱝ ᱜᱷᱟᱹᱲᱤᱡ ᱛᱮ ᱡᱚᱢᱟᱜ ᱵᱟᱝ ᱛᱟᱦᱮᱸ ᱠᱟᱱ ᱛᱟᱵᱚᱱᱟ ᱦᱩᱸ ᱦᱩᱸ ᱩᱱᱠᱩ ᱱᱤᱭᱟᱹᱛᱮ ᱦᱟᱸᱜ ᱠᱷᱟᱱ ᱟᱵᱚ

ᱡᱚᱜᱚᱱ ᱡᱚᱛᱚᱱ ᱡᱚᱜᱟᱣᱮᱫ ᱠᱚᱣᱟ ᱦᱳᱭ ᱦᱳᱭ ᱦᱳᱭ ᱚᱱᱟ ᱦᱚᱛᱮᱡ ᱛᱮ ᱟᱵᱚ ᱫᱚ ᱡᱟᱦᱟᱸ ᱩᱢᱩᱜ ᱵᱚᱱ ᱞᱟᱹᱭᱮᱫ ᱫᱚ ᱦᱟᱸᱜ ᱠᱷᱟᱱ ᱮᱱᱮ ᱦᱤᱞᱳᱜ ᱠᱷᱚᱱ ᱜᱮ ᱱᱩᱠᱩ ᱦᱚᱸᱵᱚᱱ ᱟᱹᱨᱩᱵ ᱯᱷᱟᱨᱪᱟᱭᱮᱫ ᱠᱚᱣᱟ ᱯᱟᱭᱨᱟᱭᱮᱫ ᱠᱚᱣᱟ ᱵᱚᱱ ᱟᱨ ᱮᱱ ᱦᱤᱞᱳᱜ ᱫᱚ ᱜᱷᱟᱥ ᱠᱚᱦᱚᱸ ᱵᱚᱱ ᱤᱨ ᱟᱹᱜᱩ ᱟᱠᱚ ᱠᱟᱱᱟ ᱡᱟᱦᱟᱸ ᱫᱚ ᱛᱟᱥᱟᱫ ᱠᱚ ᱞᱟᱹᱭᱮᱫ ᱫᱚ ᱤᱨ ᱠᱟᱛᱮᱫ ᱩᱱᱠᱩ ᱱᱟᱯᱟᱭ ᱠᱚᱡ ᱵᱚᱱ ᱡᱚᱢ ᱧᱩ ᱦᱚᱪᱚᱭᱮᱫ ᱠᱚᱣᱟ ᱢᱟᱱᱮ ᱩᱱᱟᱹᱜ ᱢᱚᱬᱮ ᱢᱟᱦᱟ ᱫᱚᱵᱚᱱ ᱱᱟᱯᱟᱭ ᱛᱮᱜᱮ ᱵᱚᱱ ᱫᱚᱦᱚᱭᱮᱫ ᱠᱚᱣᱟ ᱩᱱᱠᱩ ᱫᱚ ᱱᱟᱯᱟᱭ ᱛᱮᱜᱮ ᱵᱚᱱ ᱫᱚᱦᱚᱭᱮᱫ ᱠᱚᱣᱟ ᱟᱨ ᱛᱮᱦᱮᱧ ᱡᱟᱦᱟᱸ ᱟᱵᱚᱱᱟᱜ ᱮᱸ, ᱡᱟᱦᱟᱸ ᱴᱷᱟᱹᱠᱩᱨ ᱦᱟᱸᱜ ᱠᱟᱱ ᱮᱱᱟᱝ ᱮ ᱮᱢᱟᱜ ᱵᱚᱱ ᱛᱟᱦᱮᱸᱫ ᱫᱚᱭ ᱦᱩᱸ᱾ ᱢᱤᱫ ᱠᱟᱹᱞᱤᱱ ᱦᱟᱸᱜ ᱠᱟᱱ ᱟᱵᱚ ᱜᱮ ᱦᱟᱸᱜ ᱩᱱᱠᱩ ᱜᱟᱹᱭ ᱰᱟᱝᱨᱟ ᱠᱚ ᱠᱟᱹᱡ ᱵᱚᱱ ᱚᱵᱚᱦᱮᱞᱟᱭᱮᱫ ᱠᱚ ᱛᱟᱦᱮᱸᱜᱼᱟ ᱦᱩᱸ ᱵᱟᱝ ᱵᱚᱱ ᱦᱩᱸ ᱡᱚᱛᱚᱱ ᱡᱚᱜᱟᱣᱮᱫ ᱠᱚ ᱛᱟᱦᱮᱸᱫᱼᱟ ᱩᱱᱠᱩ ᱠᱚ ᱩᱥᱟᱹᱫ ᱞᱮᱱ ᱛᱟᱦᱮᱸᱫᱼᱟ ᱟᱨ ᱱᱚᱝᱠᱟ ᱵᱤᱨ ᱛᱮᱠᱚ ᱪᱟᱞᱟᱣ ᱞᱮᱱᱟ ᱱᱚᱣᱟ ᱥᱟᱜᱟᱲ ᱟᱛᱮᱫ ᱡᱟᱦᱟᱸ ᱫᱚᱵᱚᱱ ᱢᱟᱜᱽ ᱥᱟᱞᱮ ᱨᱮ ᱡᱟᱦᱟᱸ ᱟᱵᱚ ᱫᱚ ᱦᱟᱸᱜ ᱠᱷᱟᱱ ᱵᱚᱱ ᱚᱱᱟ ᱥᱮᱱᱮᱨ ᱠᱚᱠᱚ ᱞᱟᱹᱭ ᱫᱚ ᱦᱟᱸᱜ ᱠᱟᱱ ᱚᱱᱟ ᱥᱮᱱᱮᱨ ᱠᱚ ᱟᱹᱜᱩ ᱛᱟᱦᱚᱞᱮ ᱩᱱ ᱡᱚᱠᱷᱚᱱ ᱠᱚ ᱪᱷᱟᱱ ᱞᱮᱱ ᱛᱟᱦᱮᱸᱜᱼᱟ ᱟᱪᱪᱷᱟ ᱟᱨ ᱴᱷᱟᱹᱠᱩᱨ ᱴᱷᱮᱱ ᱠᱚ ᱱᱮᱦᱚᱨ ᱞᱮᱱᱟ ᱡᱮ ᱟᱞᱮ ᱫᱚ ᱦᱟᱸᱜ ᱠᱟᱱ ᱩᱱᱟᱹᱜ ᱠᱚ ᱠᱷᱟᱴᱟᱣᱮᱫ ᱞᱮᱭᱟ ᱢᱟᱹᱱᱢᱤ ᱵᱟᱝᱠᱚ ᱡᱚᱛᱚᱱ ᱡᱚᱜᱟᱣᱮᱫ ᱞᱮᱭᱟ ᱟᱞᱮ ᱫᱚ ᱪᱮᱫ ᱞᱮᱠᱟᱨᱮ ᱦᱟᱸᱜ ᱠᱟᱱ ᱱᱩᱠᱩ ᱫᱚ ᱜᱚᱲᱚᱞᱮ ᱮᱢᱟ ᱠᱚᱣᱟ ᱩᱱᱨᱮ ᱦᱟᱸᱜ ᱠᱷᱟᱱ ᱴᱷᱟᱹᱠᱩᱨ ᱮ ᱞᱟᱹᱭ ᱮᱫᱟ ᱴᱷᱤᱠ ᱴᱷᱤᱠ ᱢᱮᱱᱟᱜ ᱟᱠᱟᱫᱟ ᱚᱱᱟ ᱚᱠᱛᱚ ᱦᱮᱡ ᱦᱚᱪᱚᱱ ᱛᱟᱠᱚ ᱤᱧ ᱦᱟᱸᱜ ᱠᱷᱟᱱᱤᱧ ᱥᱚᱢᱟᱫᱷᱟᱱ ᱛᱟᱯᱮᱭᱟ ᱟᱫᱚ ᱚᱱᱟ ᱵᱤᱨ ᱛᱮᱠᱚ ᱪᱟᱞᱟᱣ ᱞᱮᱱ ᱨᱮ ᱩᱱᱠᱩ ᱡᱟᱦᱟᱸ ᱤᱭᱟᱹ ᱛᱮᱠᱚ ᱦᱟᱸᱜ ᱠᱷᱟᱱ ᱠᱚ ᱥᱟᱜᱟᱲ ᱛᱮᱠᱚ ᱢᱟᱱᱮ ᱟᱹᱜᱩ ᱠᱚ ᱪᱟᱞᱟᱣ ᱞᱮᱱ ᱫᱚ ᱦᱟᱸᱜ ᱠᱷᱟᱱ ᱩᱱᱠᱩ ᱦᱚᱸᱠᱚ ᱟᱫ ᱮᱱᱟ ᱵᱤᱨ ᱨᱮᱜᱮ ᱟᱨ ᱜᱚᱲᱟ ᱠᱚᱨᱮ ᱡᱟᱦᱟᱸᱭ ᱠᱚᱠᱚ ᱛᱟᱦᱮᱸ ᱠᱟᱱ ᱫᱚ ᱩᱱᱠᱩ ᱦᱚᱸᱠᱚ ᱪᱷᱟᱸᱫ ᱟᱫ ᱮᱱᱟ ᱱᱚᱣᱟ ᱫᱚ ᱟᱢᱟᱜ ᱡᱚᱢᱥᱤᱢ ᱵᱤᱱᱛᱤ ᱡᱟᱦᱟᱸᱭ ᱞᱟᱹᱭᱮᱫ ᱛᱟᱵᱚᱱᱟ ᱦᱳᱭ ᱡᱚᱢᱥᱤᱢ ᱵᱤᱱᱛᱤ ᱠᱚ ᱱᱚᱣᱟ ᱫᱚ ᱧᱟᱢᱚᱜ ᱠᱟᱱᱟ ᱟᱪᱪᱷᱟ ᱱᱚᱣᱟ ᱠᱟᱹᱦᱱᱤ ᱟᱨ ᱱᱚᱰᱮ ᱵᱚᱱ ᱵᱟᱲᱟᱭ ᱫᱟᱲᱮᱭᱟᱜ ᱠᱟᱱ ᱜᱮᱭᱟ ᱢᱤᱫ ᱫᱚ ᱡᱟᱦᱟᱸ ᱜᱮ ᱦᱩᱭ ᱪᱚᱱᱤᱡ ᱛᱮᱦᱮᱧ ᱱᱚᱰᱮ ᱡᱟᱦᱟᱸ ᱱᱚᱣᱟ ᱥᱚᱨᱦᱟᱭ ᱠᱟᱛᱷᱟ ᱠᱚ ᱨᱟᱠᱟᱵ ᱟᱠᱟᱫᱟ ᱟᱵᱚᱨᱮᱱ ᱦᱟᱯᱲᱟᱢ ᱠᱚ ᱡᱮ ᱚᱠᱟ ᱞᱮᱠᱟᱛᱮ ᱢᱟᱱᱟᱣ ᱢᱟᱯᱲᱟᱣ ᱠᱟᱨᱚᱱᱴᱟᱜ ᱫᱚ ᱱᱚᱰᱮ ᱥᱚᱦᱨᱟᱭ ᱨᱮ ᱫᱚ ᱟᱵᱚ ᱡᱟᱦᱟᱸ ᱢᱟᱨᱟᱝ ᱵᱩᱨᱩ ᱱᱟᱦᱟᱜ ᱥᱮ ᱟᱵᱚ ᱡᱟᱦᱟᱸ ᱴᱷᱟᱹᱠᱩᱨ ᱴᱷᱟᱹᱠᱨᱟᱹᱱ ᱱᱩᱠᱩ ᱡᱮ ᱨᱟᱠᱟᱵ ᱠᱮᱫ ᱨᱟᱠᱟᱵ ᱠᱚ ᱞᱟᱹᱜᱤᱫ ᱟᱭ ᱥᱮ ᱪᱷᱟᱱ ᱠᱮᱫ ᱠᱚᱣᱟᱭ ᱱᱚᱣᱟ ᱢᱤᱫᱴᱟᱝ ᱠᱟᱹᱦᱤᱱᱤ ᱠᱟᱱᱟ ᱥᱮ ᱟᱵᱚ ᱢᱤᱫᱴᱟᱝ ᱠᱟᱛᱷᱟ ᱠᱟᱱᱟ ᱢᱮᱱᱠᱷᱟᱱ ᱟᱥᱚᱞ ᱡᱟᱦᱟᱸ ᱱᱚᱰᱮ ᱠᱟᱛᱷᱟ ᱥᱮ ᱡᱟᱦᱟᱸ ᱛᱮᱛᱮᱫ ᱛᱮᱫ ᱵᱟᱲᱟᱭᱚᱜ ᱠᱟᱱᱟ ᱯᱟᱨᱜᱟᱱᱟ ᱵᱟᱵᱟ ᱱᱚᱜᱼᱚ ᱱᱟ ᱡᱟᱦᱟᱸ ᱛᱮᱛᱮᱫ ᱵᱟᱲᱟᱭᱚᱜ ᱠᱟᱱᱟ ᱡᱮ ᱟᱵᱚ ᱡᱟᱦᱟᱸ ᱯᱚᱥᱩ ᱯᱨᱮᱢᱤ ᱠᱟᱱᱟ ᱵᱚᱱ ᱥᱟᱹᱨᱤ ᱜᱮ ᱢᱟᱱᱮ ᱫᱷᱟᱹᱨᱛᱤ ᱨᱮ ᱯᱚᱥᱩ ᱯᱨᱮᱢᱤ ᱫᱚ ᱟᱵᱚ ᱜᱮ ᱠᱟᱱᱟ ᱵᱚᱱ ᱚᱱᱟ ᱨᱮᱜᱮ ᱚᱱᱟ ᱱᱚᱣᱟ ᱥᱚᱦᱨᱟᱭ ᱯᱚᱨᱚᱵᱽ ᱨᱮᱜᱮ ᱵᱩᱡᱷᱟᱹᱜᱼᱟ ᱡᱮ ᱛᱮᱦᱮᱧ ᱜᱟᱹᱭ ᱰᱟᱝᱨᱤ ᱪᱮᱛᱟᱱ ᱨᱮ ᱡᱟᱦᱟᱸ ᱞᱮᱠᱟ ᱟᱵᱚᱣᱟᱜ ᱫᱚᱨᱚᱫ ᱟᱵᱚᱣᱟᱜ ᱫᱩᱞᱟᱹᱲ ᱚᱱᱟ ᱫᱚ ᱥᱮᱨᱢᱟ ᱨᱮ ᱢᱤᱫᱴᱟᱝ ᱫᱤᱱ ᱡᱟᱹᱱᱤᱡ ᱠᱚ ᱴᱷᱟᱲᱚ ᱜᱚᱴᱟ ᱞᱮᱫᱟ ᱚᱱᱟ ᱫᱚ ᱥᱚᱦᱨᱟᱭ ᱠᱟᱱᱟ ᱛᱮᱦᱮᱧ ᱡᱟᱦᱟᱸᱭ ᱯᱚᱥᱩ ᱯᱨᱮᱢᱤ ᱞᱟᱹᱭ ᱠᱟᱛᱮ ᱢᱟᱨᱟᱝ ᱢᱟᱨᱟᱝ ᱛᱮᱦᱮᱧ ᱥᱳᱥᱟᱞ ᱢᱤᱰᱤᱭᱟ ᱠᱚᱨᱮ ᱥᱮ ᱫᱤᱠᱩ ᱦᱚᱲ ᱠᱚ ᱠᱷᱚᱵᱚᱨ ᱴᱮᱞᱤᱵᱷᱤᱥᱚᱱ ᱠᱚᱨᱮ ᱠᱚ ᱞᱟᱹᱭᱮᱫ ᱛᱟᱵᱚᱱᱟ ᱡᱮ ᱟᱞᱮ ᱜᱮ ᱯᱚᱥᱩ ᱯᱨᱮᱢᱤ ᱥᱮ ᱟᱞᱮ ᱜᱮ ᱢᱟᱱᱮ ᱱᱩᱠᱩ ᱡᱟᱱᱣᱟᱨ ᱠᱚ ᱞᱮ ᱫᱩᱞᱟᱹᱲ ᱟᱠᱚᱣᱟ ᱢᱮᱱᱠᱷᱟᱱ ᱱᱚᱰᱮ ᱡᱩᱫᱤ ᱩᱱᱠᱩᱣᱟᱜ ᱯᱨᱚᱢᱟᱱ ᱢᱤᱫᱴᱟᱝ ᱦᱚᱸ ᱵᱟᱝ ᱵᱚᱱ ᱧᱮᱞ ᱠᱟᱫᱟ ᱥᱮ ᱫᱟᱹᱭᱠᱟᱹ ᱫᱚ ᱵᱟᱹᱱᱩᱜ ᱠᱟᱫᱟ ᱢᱮᱱᱠᱷᱟᱱ ᱛᱮᱦᱮᱧ ᱥᱟᱱᱛᱟᱲ ᱦᱚᱲ ᱥᱟᱹᱨᱤ ᱜᱮ ᱡᱮ ᱜᱟᱹᱭ ᱰᱟᱝᱨᱤ ᱥᱮ ᱟᱵᱚ ᱱᱚᱜᱼᱚᱭ ᱯᱚᱥᱩ ᱯᱨᱮᱢᱤ ᱡᱟᱦᱟᱸ ᱢᱮᱱᱛᱮ ᱠᱚ ᱞᱟᱹᱭᱮᱫᱟ ᱱᱚᱣᱟ ᱫᱚ ᱟᱵᱚ ᱴᱷᱮᱱ ᱜᱮ ᱯᱨᱚᱢᱟᱱ ᱠᱟᱱᱟ ᱛᱚ ᱱᱚᱰᱮ ᱢᱤᱫᱴᱟᱝ ᱠᱟᱛᱷᱟ ᱵᱟᱰᱟᱭᱚᱜ ᱠᱟᱱᱟ ᱯᱟᱨᱜᱟᱱᱟ ᱵᱟᱵᱟ ᱡᱟᱹᱱᱤᱡ ᱠᱷᱟᱱ ᱫᱚ ᱱᱚᱜᱼᱚᱭ ᱡᱮ ᱯᱚᱥᱩ ᱯᱨᱮᱢᱤ ᱨᱮᱱᱟᱜ ᱢᱤᱫᱴᱟᱝ ᱫᱤᱱ ᱜᱮ ᱱᱚᱣᱟ ᱥᱚᱦᱨᱟᱭ ᱫᱚ ᱠᱟᱱᱟ ᱤᱧᱤᱧ ᱢᱚᱱᱮᱭᱮᱫᱟ ᱱᱚᱣᱟ ᱟᱢ ᱱᱚᱣᱟ ᱤᱫᱤ ᱠᱟᱛᱮ ᱪᱮᱫ ᱮᱢ ᱢᱚᱱᱮᱭᱟ ᱡᱮ ᱱᱚᱣᱟ ᱜᱮ ᱚᱱᱟ ᱯᱚᱥᱩ ᱯᱨᱮᱢᱤ ᱨᱮᱱᱟᱜ ᱜᱮ ᱫᱤᱱ ᱢᱤᱫᱴᱟᱝ ᱜᱚᱴᱟ ᱟᱠᱟᱱᱟ ᱥᱚᱦᱨᱟᱭ ᱫᱚ
ᱚᱱᱟ ᱫᱚ ᱮᱠᱟᱞ ᱥᱟᱹᱨᱤ ᱠᱟᱛᱷᱟ ᱜᱮ ᱛᱮᱦᱮᱧ ᱱᱩᱠᱩ ᱱᱩᱠᱩ ᱡᱚᱠᱷᱚᱱ ᱠᱚ ᱪᱷᱟᱱ ᱮᱱ ᱫᱚ ᱟᱫᱚ ᱩᱱ ᱡᱚᱠᱷᱚᱱ ᱟᱹᱰᱤ ᱟᱵᱚ ᱫᱚ ᱦᱟᱸᱜ ᱠᱟᱱ ᱢᱟᱹᱱᱢᱤ ᱫᱚ ᱟᱹᱰᱤ ᱟᱱᱟᱴ ᱨᱮᱵᱚᱱ ᱯᱟᱲᱟᱣ ᱮᱱᱟ ᱛᱮᱦᱮᱧ ᱪᱟᱥᱵᱟᱥ ᱵᱟᱵᱚᱱ ᱠᱚᱨᱟᱣ ᱫᱟᱲᱮᱭᱟᱜ ᱠᱟᱱ ᱛᱟᱦᱮᱸᱜᱼᱟ ᱟᱫᱚ ᱩᱱ ᱡᱚᱠᱷᱚᱱ ᱟᱫᱚ ᱢᱟᱨᱟᱝ ᱵᱩᱨᱩ ᱴᱷᱮᱱ ᱥᱮ ᱞᱤᱴᱟᱹ ᱴᱷᱮᱱ ᱟᱵᱚ ᱵᱚᱱ ᱱᱮᱦᱚᱨ ᱮᱱᱟ ᱡᱟᱦᱟᱸ ᱫᱚ ᱞᱟᱦᱟᱛᱮ ᱦᱟᱸᱜ ᱠᱟᱱ ᱟᱞᱮ ᱫᱚ ᱠᱤᱥᱟᱹᱬᱚᱜ ᱠᱟᱱ ᱛᱟᱦᱮᱸᱫ ᱞᱮ ᱵᱟᱸᱫᱷᱟᱲᱚᱜ ᱠᱟᱱ ᱛᱟᱦᱮᱸᱫ ᱞᱮ ᱡᱚᱢᱮᱫ ᱛᱟᱦᱮᱸᱫ ᱞᱮ ᱧᱩᱭᱮᱫ ᱛᱟᱦᱮᱸᱫ ᱞᱮ ᱮᱠᱷᱚᱱ ᱱᱚᱣᱟ ᱠᱚ ᱦᱟᱸᱜ ᱠᱟᱱ ᱟᱞᱮ ᱫᱚ ᱱᱤᱛᱚᱜ ᱫᱚ ᱦᱟᱸᱜ ᱠᱷᱟᱱ ᱵᱟᱝᱞᱮ ᱠᱚᱨᱟᱣ ᱫᱟᱲᱮᱭᱟᱜ ᱠᱟᱱᱟ ᱱᱩᱠᱩ ᱠᱚ ᱵᱟᱹᱱᱩᱜ ᱠᱚᱛᱮ ᱟᱢ ᱦᱟᱸᱜ ᱠᱷᱟᱱ ᱱᱩᱠᱩ ᱨᱩᱣᱟᱹᱲ ᱠᱟᱠᱚ ᱛᱟᱠᱚ ᱛᱟᱞᱮ ᱢᱮ ᱦᱟᱸᱜ ᱠᱷᱟᱱ ᱩᱱ ᱡᱚᱠᱷᱚᱱ ᱩᱱᱤ ᱞᱤᱴᱟᱹ ᱜᱚᱸᱥᱟᱭ ᱟᱨ ᱢᱟᱨᱟᱝ ᱵᱩᱨᱩ ᱱᱚᱝᱠᱟ ᱱᱚᱣᱟ ᱠᱟᱛᱷᱟ ᱦᱟᱸᱜ ᱠᱷᱟᱱ ᱠᱚ ᱞᱟᱹᱭ ᱞᱮᱫᱟ ᱡᱮ ᱦᱳᱭ ᱵᱟᱵᱟ ᱨᱩᱣᱟᱹᱲ ᱫᱚ ᱨᱩᱣᱟᱹᱲ ᱨᱩᱣᱟᱹᱲ ᱠᱚ ᱦᱩᱭᱩᱜᱼᱟ ᱱᱩᱠᱩ ᱫᱚ ᱵᱚᱸᱜᱟ ᱞᱮᱠᱟ ᱢᱟᱱᱟᱣ ᱠᱚ ᱦᱩᱭᱩᱜ ᱛᱟᱯᱮᱭᱟ ᱟᱨ ᱱᱩᱠᱩᱣᱟᱜ ᱱᱩᱠᱩ ᱵᱚᱸᱜᱟ ᱞᱮᱠᱟ ᱢᱟᱱᱟᱣ ᱠᱷᱟᱹᱛᱤᱨ ᱛᱮᱜᱮ ᱟᱵᱚ ᱵᱚᱱ ᱠᱚ ᱥᱤᱠᱟᱹᱨ ᱠᱮᱫ ᱛᱟᱵᱚᱱᱟ ᱡᱮ ᱵᱚᱸᱜᱟ ᱞᱮᱠᱟ ᱢᱟᱱᱟᱣ ᱠᱚ ᱦᱩᱭᱩᱜ ᱥᱤᱠᱟᱹᱨ ᱠᱮᱫ ᱠᱷᱟᱱ ᱩᱱ ᱡᱚᱠᱷᱚᱱ ᱩᱱᱠᱩ ᱵᱚᱸᱜᱟ ᱞᱮᱠᱟ ᱵᱚᱱ ᱢᱟᱱᱟᱣᱮᱫ ᱠᱚ ᱡᱟᱦᱟᱸ ᱫᱚ ᱛᱮᱦᱮᱧ ᱥᱟᱹᱨᱤ ᱱᱚᱣᱟ ᱥᱚᱨᱦᱟᱭ ᱵᱚᱱ ᱞᱟᱹᱭ ᱫᱚ ᱦᱟᱸᱜ ᱦᱟᱹᱛᱤ ᱞᱮᱠᱟᱱ ᱥᱚᱨᱦᱟᱭ ᱚᱱᱟ ᱫᱚ ᱫᱤᱱ ᱠᱚ ᱜᱚᱴᱟ ᱞᱮᱫᱟ ᱟᱨ ᱱᱚᱣᱟ ᱡᱟᱦᱟᱸᱢ ᱞᱟᱹᱭ ᱠᱮᱫ ᱫᱚ ᱦᱟᱸᱜ ᱠᱟᱱ ᱯᱚᱥᱩ ᱯᱨᱮᱢᱤ ᱚᱱᱟ ᱫᱚ ᱯᱚᱥᱩ ᱯᱨᱮᱢᱤ ᱫᱚ ᱦᱟᱸᱜ ᱠᱟᱱ ᱟᱵᱚ ᱜᱮ ᱠᱟᱱᱟ ᱵᱚᱱ ᱮᱴᱟᱜ ᱦᱚᱲ ᱫᱚ ᱵᱟᱝᱟ ᱠᱷᱟᱹᱞᱤ ᱯᱚᱥᱩ ᱢᱚᱛᱚ ᱫᱚ ᱪᱮᱫᱟᱜ ᱱᱚᱣᱟ ᱱᱚᱣᱟ ᱫᱷᱟᱹᱨᱛᱤ ᱨᱮ ᱦᱩᱸ ᱥᱤᱨᱡᱚᱱᱤᱭᱟᱹ ᱡᱟᱦᱟᱸ ᱛᱤᱱᱟᱹᱜ ᱦᱟᱸᱜ ᱠᱟᱱᱟ ᱥᱤᱨᱡᱚᱱ ᱟᱠᱟᱫ ᱠᱚᱫᱚᱭ ᱟᱪᱪᱷᱟ ᱡᱩᱫᱤ ᱵᱚᱱ ᱞᱟᱹᱭᱟ ᱡᱚᱢᱥᱤᱢ ᱵᱤᱱᱛᱤ ᱨᱮ ᱦᱟᱸᱜ ᱠᱟᱱ ᱢᱮᱱᱟᱜ ᱟᱠᱟᱫ ᱫᱚ ᱦᱩᱸ ᱞᱮᱸᱰᱮᱫ ᱠᱷᱚᱱ ᱦᱟᱹᱠᱩ ᱠᱷᱚᱱ ᱦᱩᱸ ᱟᱨ ᱡᱟᱦᱟᱸ ᱛᱤᱱᱟᱹᱜ ᱡᱤᱵᱽ ᱡᱤᱭᱟᱹᱞᱤ ᱠᱚ ᱢᱮᱱᱟᱜ ᱠᱚᱣᱟ ᱪᱮᱬᱮ ᱪᱩᱯᱲᱤᱡ ᱠᱚ ᱢᱮᱱᱟᱜ ᱠᱚᱣᱟ ᱫᱟᱨᱮ ᱠᱚ ᱢᱮᱱᱟᱜ ᱟᱠᱟᱫᱟ ᱵᱤᱧ ᱠᱚ ᱢᱮᱱᱟᱜ ᱟᱠᱟᱫ ᱠᱚᱣᱟ ᱦᱮᱸ ᱦᱩᱸ ᱩᱱᱠᱩ ᱡᱷᱚᱛᱚ ᱜᱮ ᱟᱵᱚ ᱫᱚ ᱦᱟᱸᱜ ᱠᱷᱟᱱ ᱵᱚᱸᱜᱟ ᱨᱩᱯ ᱛᱮᱜᱮ ᱵᱚᱱ ᱢᱟᱱᱟᱣ ᱢᱟᱱᱟᱣ ᱠᱚᱣᱟ ᱚᱱᱟ ᱦᱚᱛᱮᱡ ᱛᱮ ᱯᱚᱥᱩ ᱯᱨᱮᱢᱤ ᱦᱚᱸᱵᱚᱱ ᱞᱟᱹᱭ ᱫᱟᱲᱮᱭᱟᱜᱼᱟ ᱥᱮ ᱦᱟᱸᱜ ᱠᱷᱟᱱ ᱟᱵᱚ ᱫᱚ ᱫᱩᱞᱟᱹᱲ ᱟᱠᱚ ᱜᱮᱭᱟᱵᱚᱱ ᱥᱮ ᱵᱚᱸᱜᱟ ᱞᱮᱠᱟ ᱵᱚᱱ ᱢᱟᱱᱟᱣᱮᱫ ᱠᱚᱣᱟ ᱚᱱᱟᱛᱮ ᱡᱟᱹᱱᱤᱡ ᱟᱵᱚ ᱟᱹᱛᱷᱟᱹᱲᱤ ᱯᱟᱨᱜᱟᱱᱟ ᱵᱟᱵᱟ ᱚᱱᱟᱛᱮ ᱡᱟᱹᱱᱤᱡ ᱟᱵᱚ ᱟᱹᱛᱷᱟᱹᱲᱤ ᱡᱤᱵ ᱢᱟᱱᱮ ᱵᱟᱵᱚ ᱱᱚᱥᱴᱚ ᱠᱚᱣᱟ ᱮᱠᱫᱚᱢ ᱮᱠᱫᱚᱢ ᱮᱠᱫᱚᱢ ᱮᱠᱫᱚᱢ ᱚᱱᱟ ᱫᱚ ᱟᱹᱰᱤ ᱥᱟᱹᱨᱤ ᱠᱟᱛᱷᱟ ᱜᱮ ᱟᱵᱚ ᱫᱚ ᱟᱹᱛᱷᱟᱹᱲᱤ ᱵᱟᱝᱵᱚᱱ ᱜᱚᱡ ᱠᱚᱣᱟ ᱟᱨ ᱟᱹᱛᱷᱟᱹᱲᱤ ᱡᱟᱦᱟᱸ ᱠᱟᱱ ᱫᱟᱨᱮ ᱱᱟᱹᱲᱤ ᱦᱚᱸ ᱵᱟᱝᱵᱚᱱ ᱢᱟᱜᱟ ᱛᱮᱦᱮᱧ ᱟᱵᱚ ᱠᱚ ᱵᱤᱨ ᱵᱩᱨᱩ ᱠᱷᱚᱱ ᱠᱚ ᱞᱟᱜᱟᱭᱮᱫ ᱵᱚᱱᱟ ᱡᱮ ᱫᱟᱨᱮ ᱯᱟᱞᱟ ᱦᱟᱸᱜ ᱠᱷᱟᱱ ᱵᱚᱱ ᱢᱟᱜ ᱮᱫᱟ ᱩᱡᱟᱹᱲ ᱮᱫᱟ ᱵᱚᱱ ᱦᱮᱸ ᱛᱚᱵᱮ ᱱᱚᱣᱟ ᱠᱚᱦᱚᱸ ᱟᱵᱚ ᱫᱚ ᱦᱟᱸᱜ ᱠᱷᱟᱱ ᱵᱟᱵᱚᱱ ᱠᱚᱨᱟᱣ ᱠᱟᱫᱟ ᱦᱟᱸᱜ ᱟᱵᱚ ᱫᱚ ᱞᱟᱹᱠᱛᱤ ᱥᱩᱢᱩᱝ ᱜᱮ ᱟᱵᱚ ᱫᱚᱵᱚᱱ ᱫᱚᱨᱠᱟᱨ ᱵᱚᱱ ᱞᱟᱜᱟᱣ ᱛᱟᱦᱮᱸᱜᱼᱟ ᱟᱨ ᱱᱤᱛᱚᱜ ᱟᱠᱚ ᱠᱚ ᱩᱡᱟᱹᱲ ᱮᱫᱟ ᱦᱟᱸᱜ ᱠᱷᱟᱱ ᱡᱟᱦᱟᱸ ᱵᱚᱦᱤᱨᱟᱜᱚᱛᱚ ᱡᱟᱦᱟᱸ ᱠᱚ ᱡᱟᱦᱟᱸ ᱵᱨᱟᱦᱢᱚᱱ ᱵᱟᱫᱤ ᱠᱚ ᱢᱮᱛᱟ ᱠᱚ ᱠᱟᱱ ᱫᱚ ᱥᱮᱬᱟ ᱥᱮᱬᱟ ᱢᱚᱦᱟᱡᱚᱱ ᱠᱚ ᱩᱱᱠᱩ ᱜᱮ ᱦᱟᱸᱜ ᱠᱷᱟᱱ ᱵᱤᱨ ᱠᱚᱠᱚ ᱩᱡᱟᱹᱲ ᱮᱫᱟ ᱟᱨ ᱟᱵᱚ ᱦᱟᱸᱜ ᱠᱷᱟᱱ ᱚᱱᱟ ᱵᱤᱨ ᱵᱩᱨᱩ ᱨᱮ ᱮᱱᱟᱝ ᱠᱷᱚᱱ ᱢᱮᱱᱟᱜ ᱵᱚᱱ ᱫᱚᱦᱚ ᱠᱟᱱ ᱟᱵᱚ ᱜᱮᱠᱚ ᱞᱟᱜᱟᱭᱮᱫ ᱵᱚᱱᱟ ᱦᱟᱸᱜ ᱠᱷᱟᱱ ᱟᱵᱚ ᱫᱚ ᱦᱟᱸᱜ ᱠᱷᱟᱱ ᱡᱟᱦᱟᱸᱢ ᱞᱟᱹᱭ ᱠᱮᱫ ᱫᱚ ᱯᱚᱥᱩ ᱯᱨᱮᱢᱤ ᱫᱚ ᱪᱮᱫᱟᱜ ᱤᱧ ᱞᱟᱹᱭᱫᱟ ᱦᱩᱸ ᱡᱟᱦᱟᱸ ᱛᱤᱱᱟᱹᱜ ᱡᱤᱱᱛᱤ ᱫᱚ ᱡᱤᱱᱛᱤ ᱯᱤᱯᱤᱲᱤ ᱠᱚ ᱡᱤᱱᱛᱤ ᱢᱮᱱᱟᱜ ᱯᱤᱯᱤᱲᱤ ᱢᱮᱱᱟᱜ ᱠᱚᱣᱟ ᱦᱩᱸ ᱫᱟᱨᱮ ᱱᱟᱹᱲᱤ ᱢᱮᱱᱟᱜ ᱟᱠᱟᱫᱟ ᱦᱩᱸ᱾ ᱫᱟᱜ ᱢᱮᱱᱟᱜ ᱟᱠᱟᱫᱟ ᱦᱩᱸ ᱟᱵᱚ ᱫᱚ ᱡᱷᱚᱛᱚ ᱜᱮᱛᱟ ᱵᱚᱱ ᱵᱚᱸᱜᱟ ᱨᱩᱯ ᱛᱮᱜᱮ ᱵᱚᱱ ᱢᱟᱱᱟᱣ ᱠᱚᱣᱟ ᱟᱨ ᱡᱚᱛᱚ ᱵᱚᱱ ᱫᱩᱞᱟᱹᱲᱟᱜᱼᱟ ᱠᱩᱥᱤᱭᱟᱜᱼᱟ ᱱᱚᱝᱠᱟᱱᱟᱜ ᱢᱤᱫᱴᱟᱝ ᱟᱵᱚᱣᱟᱜ ᱟᱸ, ᱟᱵᱚᱣᱟᱜ ᱢᱟᱱᱮ ᱥᱟᱱᱛᱟᱲᱟᱜ ᱤᱭᱟᱹᱨᱮ ᱢᱮᱱᱟᱜ ᱟᱠᱟᱫᱟ ᱦᱳᱭ ᱦᱳᱭ ᱦᱳᱭ